ᱡᱚᱦᱟᱨ ᱜᱮ ᱥᱟᱱᱟᱢ ᱧᱮᱧᱮᱞᱤᱭᱟᱹ ᱠᱚ ᱱᱚᱣᱟ ᱚᱱᱚᱞ ᱴᱤᱭᱩᱴᱳᱨᱤᱭᱟᱞ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱥᱤ ᱴᱮᱴ ᱮᱠᱡᱟᱢᱤᱱᱮᱥᱚᱱ ᱴᱩ ᱛᱷᱟᱣᱡᱮᱱᱰ ᱴᱩᱭᱮᱱᱴᱤ ᱳᱣᱟᱱ ᱤᱫᱤ ᱠᱟᱛᱮ ᱵᱚᱱ ᱵᱟᱲᱟᱭᱟ ᱱᱚᱣᱟ ᱥᱤ ᱴᱮᱴ ᱥᱮ ᱥᱮᱱᱴᱨᱟᱞ ᱴᱤᱪᱟᱨ ᱮᱞᱤᱡᱤᱵᱤᱞᱤᱴᱤ ᱴᱮᱥᱴ ᱮᱠᱡᱟᱢᱤᱱᱮᱥᱚᱱ ᱫᱩ ᱦᱟᱡᱟᱨ ᱮᱠᱤᱥ ᱫᱚ ᱱᱩᱭ ᱡᱟᱦᱟᱸᱭ ᱵᱳᱨᱰ ᱥᱮᱱᱴᱨᱟᱞ ᱵᱳᱨᱰ ᱚᱯᱷ ᱥᱮᱠᱮᱱᱰᱟᱨᱤ ᱮᱰᱩᱠᱮᱥᱚᱱ ᱡᱟᱦᱟᱸ ᱥᱤ ᱵᱤ ᱮᱥ ᱥᱤ ᱵᱳᱨᱰ ᱵᱚᱱ ᱢᱮᱛᱟᱜ ᱠᱟᱱᱟ ᱫᱤᱞᱞᱤ ᱱᱩᱭ ᱢᱤᱫᱴᱟᱝ ᱱᱳᱴᱤᱯᱷᱤᱠᱮᱥᱚᱱᱮ ᱯᱟᱵᱽᱞᱤᱥ ᱟᱠᱟᱫᱼᱟ ᱱᱚᱣᱟ ᱮᱠᱡᱟᱢ ᱨᱮ ᱫᱟᱣ ᱵᱚᱱ ᱦᱟᱛᱟᱣ ᱞᱟᱹᱜᱤᱫᱚᱜ ᱠᱷᱟᱱ ᱫᱚ ᱛᱚᱵᱮ ᱫᱮᱞᱟ ᱵᱚᱱ ᱟᱹᱰᱤ ᱞᱚᱜᱚᱱ ᱚᱱᱞᱟᱭᱤᱱ ᱮᱯᱞᱟᱭ ᱮᱦᱚᱵ ᱟᱠᱟᱱᱟ ᱱᱚᱜᱼᱚᱭ ᱪᱟᱞᱟᱣᱮᱱ ᱠᱩᱲᱤ ᱥᱮᱯᱴᱮᱢᱵᱚᱨ ᱫᱩ ᱦᱟᱡᱟᱨ ᱮᱠᱩᱥ ᱠᱷᱚᱱ ᱱᱚᱣᱟ ᱫᱚ ᱪᱟᱞᱟᱜᱼᱟ ᱩᱱᱤᱥ ᱫᱚᱥ ᱫᱩ ᱦᱟᱡᱟᱨ ᱮᱠᱩᱥ ᱫᱷᱟᱹᱵᱤᱡ ᱟᱹᱰᱤ ᱩᱥᱟᱹᱨᱟ ᱚᱱᱞᱟᱭᱤᱱ ᱛᱮ ᱮᱯᱞᱟᱭ ᱢᱟᱵᱚᱱ ᱟᱨ ᱱᱚᱣᱟ ᱥᱤ ᱴᱮᱴ ᱮᱠᱡᱟᱢ ᱨᱮ ᱫᱟᱣ ᱵᱚᱱ ᱦᱟᱛᱟᱣ ᱢᱟ ᱛᱚᱵᱮ ᱫᱮᱞᱟ ᱵᱚᱱ ᱱᱤᱛᱚᱜ ᱫᱚᱵᱚᱱ ᱧᱮᱞ ᱞᱮᱜᱮ ᱱᱚᱣᱟ ᱮᱠᱡᱟᱢ ᱨᱮ ᱮᱢ ᱞᱟᱹᱜᱤᱫ ᱛᱮ ᱪᱮᱫ ᱪᱮᱫ ᱡᱳᱜᱽᱜᱚᱛᱟ ᱛᱟᱦᱮᱸ ᱫᱚᱨᱠᱟᱨ ᱟᱨ ᱛᱤᱥ ᱠᱚ ᱮᱠᱡᱟᱢ ᱠᱚ ᱦᱩᱭᱩᱜᱼᱟ ᱦᱮᱸ ᱟᱨ ᱚᱠᱟ ᱚᱠᱟ ᱠᱚᱨᱮ ᱮᱠᱡᱟᱢᱤᱱᱮᱥᱚᱱ ᱥᱮᱱᱴᱟᱨ ᱠᱚ ᱦᱩᱭᱩᱜᱼᱟ ᱱᱚᱣᱟ ᱠᱚᱦᱚᱸ ᱵᱚᱱ ᱵᱟᱲᱟᱭ ᱡᱚᱝᱟ ᱦᱟᱸᱜ ᱴᱷᱤᱠ ᱜᱮᱭᱟ ᱛᱟᱦᱚᱞᱮ ᱱᱚᱣᱟ ᱵᱷᱤᱰᱤᱭᱳ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱯᱮ ᱦᱮᱡ ᱟᱠᱟᱱ ᱛᱟᱵᱚᱱᱟ ᱩᱱᱠᱩ ᱠᱚᱴᱷᱮᱱ ᱱᱮᱦᱚᱨ ᱟᱯᱮ ᱱᱚᱣᱟ ᱪᱮᱱᱮᱞ ᱥᱟᱵᱥᱠᱨᱟᱭᱤᱵᱽ ᱠᱟᱜ ᱛᱟᱵᱚᱱ ᱯᱮ ᱤᱱᱟᱹ ᱠᱷᱟᱱ ᱟᱨᱦᱚᱸ ᱱᱚᱝᱠᱟᱱ ᱞᱟᱹᱠᱛᱤᱭᱟᱱᱟᱜ ᱵᱷᱤᱰᱤᱭᱳ ᱠᱚ ᱟᱯᱮ ᱯᱮ ᱧᱟᱢ ᱫᱟᱲᱮᱭᱟᱜᱼᱟ ᱟᱨ ᱤᱧ ᱦᱚᱸ ᱟᱯᱮ ᱠᱚ ᱞᱟᱹᱜᱤᱫ ᱛᱮ ᱱᱚᱝᱠᱟᱱ ᱞᱟᱹᱠᱛᱤᱭᱟᱱᱟᱜ ᱵᱷᱤᱰᱤᱭᱳ ᱠᱚ ᱛᱮᱭᱟᱨ ᱞᱟᱹᱜᱤᱫ ᱢᱤᱫᱴᱟᱝ ᱩᱫᱽᱜᱟᱹᱣ ᱤᱧ ᱧᱟᱢᱟ ᱱᱚᱣᱟ ᱥᱤᱴᱮᱴ ᱮᱠᱡᱟᱢ ᱫᱚ ᱵᱟᱨ ᱦᱟᱹᱴᱤᱧ ᱛᱮᱠᱚ ᱦᱟᱹᱴᱤᱧ ᱟᱠᱟᱫᱼᱟ ᱯᱩᱭᱞᱩ ᱦᱟᱹᱴᱤᱧ ᱫᱚ ᱠᱞᱟᱥ ᱳᱣᱟᱱ ᱠᱷᱚᱱᱟᱜ ᱠᱞᱟᱥ ᱯᱷᱟᱭᱤᱵᱽ ᱫᱷᱟᱹᱨᱤᱡ ᱡᱟᱦᱟᱸ ᱠᱚ ᱢᱮᱛᱟᱜ ᱠᱟᱱᱟ ᱯᱨᱟᱭᱢᱟᱨᱤ ᱞᱮᱵᱮᱞ ᱨᱮᱱ ᱡᱟᱦᱟᱸᱭ ᱢᱟᱪᱮᱫ ᱢᱟᱪᱮᱛᱟᱹᱱᱤ ᱠᱚᱠᱚ ᱵᱟᱦᱟᱞᱚᱜᱼᱟ ᱩᱱᱠᱩ ᱞᱟᱹᱜᱤᱫ ᱟᱨ ᱫᱚᱥᱟᱨ ᱦᱟᱹᱴᱤᱧ ᱫᱚ ᱠᱞᱟᱥ ᱥᱤᱠᱥ ᱠᱷᱚᱱᱟᱜ ᱠᱞᱟᱥ ᱮᱭᱤᱴ ᱫᱷᱟᱹᱨᱤᱡ ᱢᱟᱱᱮ ᱡᱟᱦᱟᱸ ᱟᱯᱟᱨ ᱯᱨᱟᱭᱢᱟᱨᱤ ᱵᱚᱱ ᱢᱮᱛᱟᱜ ᱠᱟᱱᱟ ᱦᱮᱸ ᱚᱱᱟ ᱤᱥᱠᱩᱞ ᱨᱮ ᱥᱮ ᱚᱱᱟ ᱠᱞᱟᱥ ᱨᱮᱱ ᱯᱟᱲᱦᱟᱣ ᱞᱟᱹᱜᱤᱫ ᱡᱟᱦᱟᱸᱭ ᱢᱟᱪᱮᱫ ᱢᱟᱪᱮᱛᱟᱹᱱᱤ ᱥᱟᱱᱟᱭᱮᱫ ᱵᱚᱱᱟ ᱩᱱᱠᱩ ᱞᱟᱹᱜᱤᱫ ᱡᱟᱦᱟᱸᱭ ᱯᱚᱨᱤᱠᱠᱷᱟᱨᱛᱷᱤ ᱢᱚᱱᱮᱭᱟᱭ ᱡᱮ ᱤᱧ ᱵᱟᱱᱟᱨ ᱮᱠᱡᱟᱢ ᱜᱤᱧ ᱮᱢᱟ ᱮᱢ ᱠᱟᱛᱮᱫ ᱡᱟᱦᱟᱱᱟᱜ ᱨᱮᱜᱮᱧ ᱵᱟᱦᱟᱞᱚᱜᱼᱟ ᱚᱱᱟ ᱨᱮᱜᱮᱧ ᱢᱟᱪᱮᱫ ᱢᱟᱪᱮᱛᱟᱹᱱᱤ ᱨᱮ ᱫᱟᱣ ᱤᱧ ᱦᱟᱛᱟᱣᱟ ᱚᱱᱠᱟ ᱦᱚᱸ ᱜᱟᱱᱚᱜ ᱜᱮᱭᱟ ᱛᱚᱵᱮ ᱯᱩᱭᱞᱩ ᱦᱟᱹᱴᱤᱧ ᱨᱮᱭᱟᱜ ᱡᱟᱦᱟᱸ ᱳᱣᱟᱱ ᱠᱷᱚᱱᱟᱜ ᱠᱞᱟᱥ ᱯᱷᱟᱭᱤᱵᱽ ᱫᱷᱟᱹᱨᱤᱡ ᱢᱟᱪᱮᱫ ᱢᱟᱪᱮᱛᱟᱹᱱᱤ ᱞᱟᱹᱜᱤᱫ ᱫᱟᱣ ᱵᱚᱱ ᱦᱟᱛᱟᱣᱟ ᱩᱱᱠᱩ ᱞᱟᱹᱜᱤᱫ ᱠᱳᱣᱟᱞᱤᱯᱷᱤᱠᱮᱥᱚᱱ ᱞᱮᱠᱟ ᱛᱮᱫᱚ ᱱᱚᱝᱠᱟ ᱠᱚ ᱮᱢ ᱟᱠᱟᱫᱼᱟ ᱢᱟᱱᱮ ᱯᱷᱳᱨᱴᱤ ᱯᱷᱟᱭᱤᱵᱽ ᱯᱟᱨᱥᱮᱱᱴ ᱮᱭᱤᱪ ᱮᱥ ᱯᱟᱥ ᱦᱩᱭ ᱫᱚᱨᱠᱟᱨ ᱚᱱᱟ ᱥᱟᱶᱛᱮ ᱵᱟᱨ ᱥᱮᱨᱢᱟ ᱰᱤ ᱮᱞ ᱮᱰ ᱠᱳᱨᱥ ᱛᱟᱦᱮᱸ ᱫᱚᱨᱠᱟᱨ ᱟᱨ ᱡᱟᱦᱟᱸᱭ ᱠᱮᱱᱰᱤᱰᱮᱴ ᱡᱩᱫᱤ ᱱᱤᱭᱟᱹ ᱫᱷᱟᱣ ᱯᱷᱟᱭᱱᱟᱞ ᱤᱭᱟᱨ ᱰᱤᱮᱞᱮᱰ ᱠᱳᱨᱥ ᱨᱮ ᱯᱟᱲᱦᱟᱜ ᱠᱟᱱᱟ ᱠᱚ ᱩᱱᱠᱩ ᱦᱚᱸᱠᱚ ᱮᱢ ᱫᱟᱲᱮᱭᱟᱜᱼᱟ ᱟᱨ ᱵᱟᱝᱠᱷᱟᱱ ᱡᱟᱦᱟᱸᱭᱟᱜ ᱡᱩᱫᱤ ᱯᱚᱧᱪᱟᱥ ᱯᱟᱨᱥᱮᱱᱴ ᱮᱭᱤᱪ ᱮᱥ ᱯᱟᱥ ᱛᱟᱦᱮᱱ ᱛᱟᱭᱟ ᱟᱨ ᱯᱩᱱ ᱥᱮᱨᱢᱟ ᱵᱤ ᱮᱞ ᱮᱰ ᱠᱳᱨᱥ ᱛᱟᱦᱮᱱ ᱛᱟᱭᱟ ᱩᱱᱤ ᱦᱚᱸ ᱱᱚᱣᱟ ᱮᱠᱡᱟᱢ ᱨᱮ ᱫᱟᱣᱮ ᱦᱟᱛᱟᱣ ᱫᱟᱲᱮᱭᱟᱜᱼᱟ ᱟᱨ ᱵᱟᱝᱠᱷᱟᱱ ᱟᱨᱦᱚᱸ ᱡᱟᱦᱟᱸᱭ ᱠᱮᱱᱰᱤᱰᱮᱴ ᱡᱩᱫᱤ ᱡᱟᱦᱟᱱᱟᱜ ᱤᱭᱟᱹ ᱥᱟᱠᱷᱟ ᱛᱮᱜᱮ ᱥᱱᱟᱛᱚᱠ ᱥᱮ ᱜᱨᱟᱡᱩᱭᱮᱥᱮᱱᱮ ᱠᱚᱨᱟᱣ ᱠᱟᱜᱼᱟ ᱚᱱᱟ ᱥᱟᱶᱛᱮ ᱵᱟᱨ ᱥᱮᱨᱢᱟ ᱨᱮᱱᱟᱜ ᱰᱤ ᱮᱞ ᱮᱰ ᱠᱳᱨᱥ ᱛᱟᱦᱮᱱ ᱛᱟᱭᱟ ᱩᱱᱤ ᱦᱚᱸᱭ ᱟᱵᱮᱫᱚᱱ ᱫᱟᱲᱮᱭᱟᱜᱼᱟ ᱟᱨ ᱱᱚᱣᱟ ᱠᱷᱮᱛᱨᱮ ᱨᱮᱫᱚᱧ ᱞᱟᱹᱭᱟ ᱡᱟᱦᱟᱸᱭ ᱜᱨᱮᱡᱩᱭᱮᱥᱮᱱ ᱠᱟᱜ ᱟᱭ ᱟᱨ ᱵᱟᱨ ᱥᱮᱨᱢᱟ ᱰᱤ ᱮᱞ ᱮᱰ ᱠᱳᱨᱥᱮ ᱠᱚᱨᱟᱣ ᱠᱟᱜᱼᱟ ᱩᱱᱤᱭᱟᱜ ᱫᱚ ᱮᱭᱤᱪ ᱮᱥ ᱨᱮ ᱯᱷᱳᱨᱴᱤ ᱯᱷᱟᱭᱤᱵᱽ ᱯᱟᱨᱥᱮᱱᱴ ᱢᱟᱨᱠ ᱵᱟᱝ ᱨᱮᱦᱚᱸ ᱜᱟᱱᱚᱜ ᱛᱟᱭᱟ ᱫᱚᱥᱟᱨ ᱦᱟᱹᱴᱤᱧ ᱞᱮᱠᱟ ᱛᱮᱫᱚᱧ ᱞᱟᱹᱭᱟ ᱢᱟᱱᱮ ᱠᱞᱟᱥ ᱥᱤᱠᱥ ᱠᱷᱚᱱᱟᱜ ᱠᱞᱟᱥ ᱮᱭᱤᱴ ᱫᱷᱟᱹᱨᱤᱡ ᱨᱮ ᱡᱟᱦᱟᱸᱭ ᱢᱟᱪᱮᱫ ᱢᱟᱪᱮᱛᱟᱹᱱᱤ ᱥᱟᱱᱟᱭᱮᱫ ᱵᱚᱱᱟ ᱩᱱᱠᱩ ᱞᱟᱹᱜᱤᱫ ᱛᱮᱫᱚ ᱠᱳᱣᱟᱞᱤᱯᱷᱤᱠᱮᱥᱚᱱ ᱦᱩᱭᱩᱜ ᱠᱟᱱᱟ ᱡᱮᱠᱳᱱᱳ ᱥᱟᱠᱷᱟ ᱛᱮ ᱜᱨᱟᱡᱩᱭᱮᱥᱚᱱ ᱚᱱᱟ ᱥᱟᱶᱛᱮ ᱵᱟᱨ ᱥᱮᱨᱢᱟ ᱨᱮᱭᱟᱜ ᱰᱤ ᱮᱞ ᱮᱰ ᱠᱳᱨᱥ ᱚᱱᱟ ᱟᱨ ᱵᱟᱝᱠᱷᱟᱱ ᱯᱷᱤᱯᱴᱤ ᱯᱟᱨᱥᱮᱱᱴ ᱱᱟᱢᱵᱟᱨ ᱠᱟᱛᱮ ᱡᱮᱠᱳᱱᱳ ᱥᱟᱠᱷᱟ ᱛᱮᱜᱮ ᱜᱨᱟᱡᱩᱭᱮᱴ ᱚᱱᱟ ᱥᱟᱶᱛᱮ ᱢᱤᱫ ᱥᱮᱨᱢᱟ ᱨᱮᱭᱟᱜ ᱵᱤ ᱮᱰ ᱦᱳᱭ ᱟᱫᱚ ᱦᱚᱸᱜᱼᱚ ᱱᱚᱝᱠᱟ ᱦᱩᱭᱱᱟ ᱱᱚᱣᱟ ᱫᱚ ᱠᱳᱣᱟᱞᱤᱯᱷᱤᱠᱮᱥᱚᱱ ᱵᱟᱠᱷᱨᱟ ᱛᱮ ᱟᱫᱚ ᱚᱠᱚᱭᱟᱜ ᱚᱠᱟ ᱞᱮᱠᱟ ᱚᱠᱟᱨᱮ ᱫᱟᱣ ᱵᱚᱱ ᱧᱟᱢᱟ ᱚᱱᱠᱟ ᱵᱚᱱ ᱮᱯᱞᱟᱭ ᱛᱟᱵᱚᱱ ᱢᱟ ᱦᱮᱸ ᱤᱱᱟᱹ ᱛᱟᱭᱚᱢ ᱫᱚ ᱵᱚᱭᱚᱥ ᱵᱚᱭᱚᱥ ᱫᱚ ᱢᱤᱱᱤᱢᱟᱢ ᱠᱚᱢ ᱯᱚᱠᱠᱷᱮ ᱥᱚᱛᱨᱚ ᱵᱚᱪᱷᱚᱨ ᱦᱩᱭ ᱫᱚᱨᱠᱟᱨ ᱛᱚᱵᱮ ᱟᱱᱟᱜ ᱱᱚᱰᱮ ᱫᱟᱣ ᱵᱚᱱ ᱧᱟᱢ ᱫᱟᱲᱮᱭᱟᱜᱼᱟ ᱱᱤᱛᱚᱜ ᱫᱚᱧ ᱞᱟᱹᱭ ᱟᱵᱚᱱᱟ ᱱᱚᱣᱟ ᱨᱮ ᱮᱯᱞᱟᱭ ᱞᱟᱹᱜᱤᱫ ᱛᱮ ᱯᱷᱤ ᱫᱚ ᱚᱠᱟ ᱞᱮᱠᱟ ᱞᱟᱜᱟᱜᱼᱟ ᱟᱫᱚ ᱚᱱᱮ ᱡᱮ ᱵᱟᱨ ᱦᱟᱹᱴᱤᱧ ᱠᱚ ᱦᱟᱹᱴᱤᱧ ᱟᱠᱟᱫᱼᱟ ᱟᱫᱚ ᱯᱩᱭᱞᱩ ᱦᱟᱹᱴᱤᱧ ᱨᱮ ᱡᱟᱦᱟᱸ ᱮᱠᱡᱟᱢ ᱨᱮ ᱫᱟᱣ ᱵᱚᱱ ᱮᱢᱟ ᱩᱱᱠᱩ ᱞᱟᱹᱜᱤᱫ ᱛᱮᱫᱚ ᱯᱷᱤᱡᱽ ᱞᱟᱜᱟᱜᱼᱟ ᱡᱮᱱᱟᱨᱮᱞ ᱠᱚᱫᱚ ᱦᱟᱡᱟᱨ ᱴᱟᱠᱟ ᱟᱫᱚ ᱱᱚᱰᱮ ᱟᱨ ᱢᱤᱫᱴᱟᱝ ᱱᱚᱝᱠᱟ ᱠᱚ ᱥᱤᱥᱴᱮᱢ ᱟᱠᱟᱫᱼᱟ ᱡᱩᱫᱤ ᱡᱟᱦᱟᱸᱭ ᱠᱮᱱᱰᱤᱰᱮᱴ ᱵᱟᱱᱟᱨ ᱮᱢ ᱥᱟᱱᱟᱭᱮᱭᱟ ᱢᱤᱫᱴᱟᱝ ᱡᱮᱱᱟᱨᱮᱞ ᱠᱮᱱᱰᱤᱰᱮᱴ ᱡᱩᱫᱤ ᱵᱟᱱᱟᱨ ᱦᱟᱹᱴᱤᱧ ᱨᱮᱭᱟᱜ ᱮᱠᱡᱟᱢ ᱜᱮ ᱮᱢᱟᱭ ᱛᱟᱦᱚᱞᱮ ᱩᱱᱤ ᱫᱚ ᱢᱤᱫ ᱥᱟᱶᱛᱮ ᱵᱟᱱᱟᱨᱮ ᱮᱯᱞᱟᱭ ᱠᱷᱟᱱ ᱚᱱᱟ ᱫᱚ ᱞᱟᱜᱟᱜ ᱛᱟᱭᱟ ᱵᱟᱨᱚᱥᱚ ᱴᱟᱠᱟ ᱚᱱᱟ ᱫᱚ ᱡᱮᱱᱟᱨᱮᱞ ᱠᱮᱱᱰᱤᱰᱮᱴ ᱤᱱᱟᱹ ᱛᱟᱭᱚᱢ ᱮᱥ ᱴᱤ ᱮᱥ ᱥᱤ ᱟᱨ ᱯᱤ ᱰᱟᱵᱽᱞᱤᱭᱩ ᱰᱤ ᱠᱚᱫᱚ ᱱᱩᱠᱩ ᱠᱚᱫᱚ ᱢᱤᱫᱴᱟᱹᱝ ᱯᱚᱨᱤᱠᱠᱷᱟ ᱨᱮ ᱡᱩᱫᱤ ᱫᱟᱣ ᱮ ᱮᱢ ᱥᱟᱱᱟᱭᱮᱭᱟ ᱚᱱᱟ ᱞᱟᱹᱜᱤᱫ ᱛᱮ ᱮᱯᱞᱟᱭᱟᱭ ᱡᱟᱦᱟᱸᱭ ᱚᱱᱟ ᱫᱚ ᱢᱚᱬᱮ ᱥᱚ ᱴᱟᱠᱟ ᱞᱟᱜᱟᱜᱼᱟ ᱟᱨ ᱡᱩᱫᱤ ᱵᱟᱱᱟᱨᱮ ᱮᱢ ᱥᱟᱱᱟᱭᱮᱭᱟ ᱛᱟᱦᱚᱞᱮ ᱩᱱᱤ ᱫᱚ ᱛᱩᱨᱩᱭ ᱥᱚ ᱴᱟᱠᱟ ᱞᱟᱜᱟᱜ ᱛᱟᱭᱟ ᱱᱚᱜᱼᱚ ᱱᱚᱝᱠᱟ ᱯᱷᱤ ᱫᱚ ᱞᱟᱜᱟᱜ ᱠᱟᱱ ᱛᱟᱵᱚᱱᱟ ᱱᱤᱛᱚᱜ ᱫᱚᱧ ᱵᱟᱲᱟᱭ ᱦᱚᱪᱚ ᱵᱚᱱᱟ ᱯᱚᱨᱤᱠᱠᱷᱟ ᱯᱚᱫᱽᱫᱷᱚᱛᱤ ᱵᱟ ᱯᱚᱨᱤᱠᱠᱷᱟ ᱛᱤᱥᱚᱜ ᱦᱩᱭᱩᱜᱼᱟ ᱚᱱᱟ ᱤᱫᱤ ᱠᱟᱛᱮ ᱱᱚᱣᱟ ᱮᱠᱡᱟᱢ ᱫᱚ ᱦᱩᱭᱩᱜᱼᱟ ᱚᱱᱞᱟᱭᱤᱱ ᱢᱳᱰ ᱛᱮᱜᱮ ᱥᱤ ᱵᱤ ᱴᱤ ᱠᱚᱢᱯᱤᱭᱩᱴᱟᱨ ᱵᱮᱥ ᱴᱮᱥᱴ ᱦᱤᱥᱟᱹᱵ ᱛᱮ ᱢᱟᱱᱮ ᱚᱱᱞᱟᱭᱤᱱ ᱛᱮ ᱦᱩᱭᱩᱜᱼᱟ ᱚᱯᱷᱞᱟᱭᱤᱱ ᱢᱳᱰ ᱛᱮᱫᱚ ᱵᱟᱝ ᱦᱩᱭᱩᱜᱼᱟ ᱟᱨ ᱯᱚᱨᱤᱠᱠᱷᱟ ᱫᱚ ᱦᱩᱭᱩᱜᱼᱟ ᱥᱳᱞᱞᱳ ᱵᱟᱨᱚ ᱮᱠᱩᱥ ᱥᱳᱞᱞᱳᱭ ᱰᱤᱥᱮᱢᱵᱚᱨ ᱫᱩ ᱦᱟᱡᱟᱨ ᱮᱠᱩᱥ ᱠᱷᱚᱱᱟᱜ ᱛᱮᱨᱳᱭ ᱡᱟᱱᱩᱣᱟᱨᱤ ᱫᱩ ᱦᱟᱡᱟᱨ ᱵᱟᱭᱤᱥ ᱦᱮᱸ ᱤᱱᱟᱹ ᱢᱚᱫᱽᱫᱷᱮ ᱨᱮ ᱦᱟᱸᱜ ᱯᱚᱨᱤᱠᱠᱷᱟ ᱫᱚ ᱦᱩᱭᱩᱜᱼᱟ ᱯᱚᱨᱤᱠᱠᱷᱟ ᱫᱚ ᱜᱚᱴᱟ ᱵᱷᱟᱨᱚᱛ ᱵᱚᱨᱥᱚ ᱨᱮᱭᱟᱜ ᱜᱚᱴᱟ ᱯᱚᱱᱚᱛ ᱡᱟᱠ ᱜᱮ ᱦᱩᱭᱩᱜᱼᱟ ᱦᱮᱸ ᱛᱚ ᱯᱚᱪᱷᱤᱢ ᱵᱟᱝᱞᱟ ᱨᱮ ᱚᱱᱟ ᱡᱟᱭᱜᱟ ᱠᱚᱨᱮ ᱮᱠᱡᱟᱢᱤᱱᱮᱥᱚᱱ ᱥᱮᱱᱴᱟᱨ ᱫᱚᱠᱚ ᱮᱢ ᱟᱠᱟᱜᱼᱟ ᱟᱥᱟᱱᱥᱳᱞ ᱵᱚᱨᱫᱷᱚᱢᱟᱱ ᱫᱩᱨᱜᱟᱯᱩᱨ ᱦᱟᱣᱲᱟ ᱠᱚᱞᱞᱟᱱᱤ ᱠᱳᱞᱠᱟᱛᱟ ᱥᱤᱞᱤᱜᱩᱲᱤ ᱥᱤᱣᱲᱤ ᱳᱰᱤᱥᱟ ᱯᱚᱱᱚᱛ ᱨᱮᱫᱚ ᱚᱱᱟ ᱠᱚᱨᱮ ᱦᱩᱭᱩᱜᱼᱟ ᱵᱟᱞᱮᱥᱥᱚᱨ ᱵᱮᱨᱦᱟᱢᱯᱩᱨ ᱜᱚᱧᱡᱟᱢ ᱵᱷᱩᱵᱽᱱᱮᱥᱥᱚᱨ ᱠᱚᱴᱚᱠ ᱰᱷᱮᱝᱠᱟᱱᱟᱞ ᱨᱟᱣᱩᱨᱠᱮᱞᱞᱟ ᱥᱚᱢᱵᱚᱞᱯᱩᱨ ᱡᱷᱟᱲᱠᱷᱚᱸᱰ ᱨᱮᱫᱚ ᱚᱱᱟ ᱡᱟᱭᱜᱟ ᱠᱚᱨᱮ ᱢᱮᱱᱟᱜᱼᱟ ᱵᱳᱠᱟᱨᱳ ᱫᱷᱟᱱᱵᱟᱫᱽ ᱦᱟᱡᱟᱨᱤᱵᱟᱜᱽ ᱟᱨ ᱚᱠᱟᱨᱮ ᱢᱮᱱᱟᱜᱼᱟ ᱡᱟᱢᱥᱮᱫᱽᱯᱩᱨ ᱨᱟᱺᱪᱤ ᱦᱚᱸᱜᱼᱚ ᱱᱟ ᱠᱚᱨᱮ ᱜᱮ ᱡᱷᱟᱲᱠᱷᱚᱸᱰ ᱨᱮᱭᱟᱜ ᱨᱮᱫᱚ ᱮᱠᱡᱟᱢ ᱥᱮᱱᱴᱟᱨ ᱢᱟ ᱛᱟᱦᱚᱞᱮ ᱠᱷᱟᱱ ᱞᱟᱛᱟᱨ ᱨᱮ ᱰᱮᱥᱠᱨᱤᱯᱥᱚᱱ ᱵᱚᱠᱥ ᱨᱮ ᱱᱚᱣᱟ ᱳᱭᱮᱵᱽᱥᱟᱭᱤᱴ ᱨᱮᱭᱟᱜ ᱞᱤᱝᱠ ᱤᱧ ᱮᱢ ᱟᱠᱟᱫ ᱛᱟᱵᱚᱱᱟ ᱚᱱᱟ ᱞᱤᱝᱠ ᱨᱮ ᱠᱞᱤᱠ ᱠᱟᱛᱮᱫ ᱟᱨᱦᱚᱸ ᱵᱟᱹᱲᱛᱤ ᱠᱤᱪᱷᱩ ᱵᱟᱲᱟᱭ ᱥᱟᱱᱟ ᱵᱚᱱ ᱠᱷᱟᱱ ᱵᱚᱱ ᱵᱟᱲᱟᱭ ᱫᱟᱲᱮᱭᱟᱜᱼᱟ ᱟᱨ ᱱᱚᱣᱟ ᱵᱷᱤᱰᱤᱭᱳ ᱛᱤᱱᱟᱹᱜ ᱵᱚᱱ ᱫᱟᱲᱮᱭᱟᱜᱼᱟ ᱥᱮᱭᱟᱨ ᱢᱟᱵᱚᱱ ᱡᱟᱛᱮ ᱟᱵᱚᱨᱮᱱ ᱵᱚᱭᱦᱟ ᱠᱚ ᱵᱩᱦᱤᱱ ᱠᱚ ᱱᱚᱣᱟ ᱥᱤ ᱴᱮᱴ ᱨᱮ ᱫᱟᱣ ᱠᱚ ᱦᱟᱛᱟᱣ ᱫᱟᱲᱮᱭᱟᱜ ᱛᱟᱵᱚᱱ ᱢᱟ ᱠᱷᱚᱵᱚᱨ ᱠᱚ ᱵᱟᱲᱟᱭ ᱫᱟᱲᱮᱭᱟᱜ ᱛᱟᱵᱚᱱ ᱢᱟ ᱢᱟ ᱮᱱᱠᱷᱟᱱ ᱟᱯᱮ ᱠᱚ ᱵᱮᱥᱴ ᱚᱯᱷ ᱞᱟᱠ